ᱡᱚᱦᱟᱨ ᱤᱧ ᱫᱩᱞᱟᱨᱟᱢ ᱛᱮᱦᱮᱧᱟᱜ ᱵᱷᱤᱰᱤᱭᱳ ᱨᱮ ᱟᱯᱮ ᱠᱚᱧ ᱥᱟᱹᱜᱩᱱ ᱫᱟᱨᱟᱢᱮᱫ ᱯᱮᱭᱟ ᱛᱚᱵᱮ ᱡᱟᱦᱟᱸ ᱦᱚᱞᱟ ᱢᱟᱦᱫᱮᱨ ᱵᱷᱤᱰᱤᱭᱳ ᱠᱚᱯᱮ ᱧᱮᱞ ᱟᱠᱟᱜᱼᱟ ᱛᱚ ᱚᱱᱟᱨᱮ ᱤᱧ ᱢᱤᱫ ᱠᱟᱛᱷᱟᱧ ᱞᱟᱹᱭ ᱞᱟᱜᱼᱟ ᱛᱚ ᱦᱳᱣᱟᱭᱤᱴ ᱵᱳᱨᱰ ᱢᱤᱫᱴᱤᱡ ᱫᱚᱨᱠᱟᱨᱚᱜ ᱠᱟᱱᱟ ᱛᱚᱵᱮ ᱦᱳᱣᱟᱭᱤᱴ ᱵᱳᱨᱰ ᱦᱮᱡ ᱟᱠᱟᱱᱟ ᱟᱹᱰᱤ ᱜᱟᱱ ᱜᱮᱯᱮ ᱮᱢ ᱟᱠᱟᱫ ᱜᱮᱭᱟ ᱛᱚ ᱱᱚᱣᱟ ᱦᱳᱣᱟᱭᱤᱴ ᱵᱳᱨᱰ ᱨᱮ ᱫᱮᱠᱷᱟᱣ ᱟᱯᱮ ᱠᱟᱱᱟ ᱱᱟᱦᱟᱜ ᱤᱧ ᱛᱚ ᱱᱚᱣᱟᱨᱮ ᱴᱳᱴᱟᱞᱤ ᱱᱚᱥᱚ ᱪᱟᱞᱞᱤᱥ ᱴᱟᱠᱟ ᱠᱷᱚᱨᱪᱚ ᱟᱠᱟᱱᱟ ᱦᱚᱣᱟᱭᱤᱴ ᱵᱳᱨᱰ ᱥᱟᱶᱛᱮ ᱪᱮᱫ ᱠᱚ ᱦᱟᱛᱟᱣ ᱟᱠᱟᱱᱟ ᱛᱟᱦᱮᱸᱫ ᱛᱚ ᱚᱱᱟᱨᱮ ᱴᱳᱴᱟᱞ ᱟᱵᱚᱣᱟᱜ ᱱᱚᱥᱚ ᱪᱟᱞᱤᱥ ᱴᱟᱠᱟ ᱠᱷᱚᱨᱪᱚ ᱟᱠᱟᱱᱟ ᱦᱮᱸ ᱪᱮ ᱟᱨ ᱴᱳᱴᱟᱞ ᱦᱤᱥᱟᱹᱵ ᱫᱚ ᱟᱯᱮ ᱠᱚᱢᱩᱱᱤᱴᱤ ᱨᱮᱯᱮ ᱧᱮᱞ ᱫᱟᱲᱮᱭᱟᱜᱼᱟ ᱯᱳᱥᱴ ᱨᱮ ᱠᱟᱹᱦᱤᱸᱠᱤ ᱱᱟᱜ ᱯᱨᱚᱛᱮᱠ ᱠᱚ ᱤᱵᱷᱤᱱᱤᱝ ᱨᱮ ᱤᱧᱤᱧ ᱮᱢᱟ ᱱᱟᱦᱟᱜ ᱛᱚᱵᱮ ᱱᱚᱣᱟ ᱡᱟᱦᱟᱸ ᱛᱤᱱᱟᱹᱜ ᱯᱮ ᱮᱢ ᱠᱮᱫ ᱛᱟᱵᱚᱱᱟ ᱚᱱᱟ ᱵᱷᱤᱰᱤᱭᱳ ᱨᱮ ᱤᱧᱤᱧ ᱞᱟᱹᱭᱮᱫᱼᱟ ᱛᱚ ᱟᱨ ᱤᱱᱟᱹᱜ ᱜᱮ ᱛᱟᱵᱚᱱ ᱮᱢ ᱯᱮ ᱪᱮᱫᱟᱜ ᱪᱮ ᱟᱨ ᱢᱤᱫᱴᱤᱡ ᱠᱟᱛᱷᱟ ᱢᱮᱱᱟᱜᱼᱟ ᱚᱱᱟ ᱵᱷᱤᱛᱨᱤ ᱨᱮ ᱛᱚᱵᱮ ᱤᱧ ᱞᱟᱹᱭ ᱜᱤᱭᱟᱹᱧ ᱚᱱᱟ ᱠᱟᱛᱷᱟ ᱱᱟᱦᱟᱜ ᱟᱨ ᱚᱱᱟ ᱦᱳᱣᱟᱭᱤᱴ ᱵᱳᱨᱰ ᱵᱚ ᱢᱟᱲᱟᱝ ᱵᱚᱱ ᱧᱮᱞᱟ ᱪᱮᱫ ᱠᱚ ᱦᱟᱛᱟᱣ ᱠᱟᱱᱟ ᱛᱚ ᱚᱱᱟ ᱠᱚ ᱱᱟᱦᱟᱜ ᱤᱧ ᱞᱟᱹᱭ ᱟᱯᱮᱭᱟ ᱛᱟᱨᱯᱚᱨᱮ ᱛᱤᱱᱟᱹᱜ ᱯᱩᱭᱥᱟᱹ ᱦᱮᱡ ᱠᱟᱱᱟ ᱚᱱᱟ ᱱᱤᱛᱚᱜ ᱫᱷᱟᱹᱨᱤᱡ ᱛᱮ ᱱᱟᱦᱟᱜ

ᱱᱚᱣᱟ ᱠᱚᱧ ᱟᱹᱜᱩ ᱟᱠᱟᱫ ᱛᱟᱦᱮᱸᱫ ᱛᱚ ᱱᱚᱣᱟ ᱦᱩᱭᱩᱜ ᱠᱟᱱᱟ ᱟᱵᱚᱣᱟᱜ ᱯᱮᱱ ᱠᱟᱱᱟ ᱵᱞᱮᱠ ᱯᱮᱱ ᱡᱟᱦᱟᱸ ᱠᱤ ᱟᱵᱚᱣᱟᱜ ᱢᱟᱨᱠᱚᱨ ᱯᱮᱱ ᱠᱟᱱᱟ ᱦᱳᱣᱟᱭᱤᱴ ᱵᱳᱨᱰ ᱢᱟᱨᱠᱚᱨ ᱠᱟᱱᱟ ᱟᱨ ᱱᱚᱣᱟ ᱦᱩᱭᱩᱜ ᱠᱟᱱᱟ ᱟᱵᱚᱣᱟᱜ ᱨᱮᱰ ᱨᱮᱰ ᱢᱟᱨᱠᱚᱨ ᱠᱟᱱᱟ ᱛᱚ ᱱᱚᱣᱟ ᱫᱚ ᱨᱮᱰ ᱛᱮ ᱚᱞᱚᱜᱚᱜᱼᱟ ᱛᱚ ᱱᱩᱠᱤᱱ ᱵᱟᱨᱭᱟᱧ ᱥᱟᱵ ᱛᱟᱨᱟ ᱞᱮᱫ ᱠᱤᱱᱟ ᱨᱮᱰ ᱟᱨ ᱵᱞᱮᱠ ᱩᱱᱠᱤᱱᱟᱜ ᱚᱞ ᱵᱟᱠᱷᱨᱟ ᱫᱚ ᱱᱩᱭ ᱟᱨ ᱡᱟᱦᱟᱱᱟᱜ ᱢᱟᱨᱠᱤᱝ ᱵᱟᱠᱷᱨᱟ ᱫᱚ ᱢᱤᱫᱴᱤᱡ ᱯᱚᱭᱮᱱᱴ ᱟᱣᱩᱴ ᱵᱟᱠᱷᱨᱟ ᱫᱚ ᱱᱩᱭ ᱵᱟᱠᱷᱨᱟᱧ ᱦᱟᱛᱟᱣ ᱞᱮᱫᱮ ᱛᱟᱦᱮᱸᱫ ᱚᱱᱟ ᱵᱟᱠᱷᱨᱟᱧ ᱟᱹᱜᱩ ᱛᱟᱨᱟ ᱞᱮᱫᱮᱭᱟ ᱱᱩᱭ ᱟᱨᱟᱜᱤᱡ ᱫᱚ ᱫᱮᱱ ᱟᱨ ᱱᱚᱣᱟ ᱫᱚ ᱦᱩᱭᱩᱜ ᱠᱟᱱᱟ ᱰᱚᱥᱴᱚᱨ ᱠᱟᱱᱟ ᱡᱟᱦᱟᱸ ᱪᱮ ᱚᱱᱟ ᱡᱟᱦᱟᱸ ᱦᱳᱣᱟᱭᱤᱴ ᱵᱳᱨᱰ ᱨᱮ ᱚᱱᱟ ᱤᱬᱤᱡᱚᱜᱼᱟ ᱚᱱᱟ ᱛᱚ ᱚᱱᱟᱛᱮᱢ ᱤᱬᱤᱡ ᱫᱟᱲᱮᱭᱟᱜᱼᱟ ᱚᱱᱟ ᱫᱚ ᱠᱞᱤᱱᱚᱨ ᱠᱟᱱᱟ ᱦᱮᱞᱟ ᱪᱮ ᱠᱞᱤᱱᱚᱨ ᱠᱟᱱᱟ ᱫᱮᱱ ᱟᱨ ᱢᱤᱫᱴᱮᱡ ᱟᱹᱜᱩ ᱛᱚᱨᱟ ᱞᱮᱫ ᱛᱟᱦᱮᱱ ᱤᱝᱠ ᱵᱞᱮᱠ ᱤᱝᱠ ᱠᱟᱱ ᱛᱟᱦᱮᱸᱫ ᱱᱚᱣᱟ ᱫᱚ ᱛᱚ ᱚᱠᱟᱨᱮ ᱡᱩᱫᱤ ᱱᱚᱣᱟ ᱪᱟᱵᱟᱜᱼᱟ ᱛᱤᱱ ᱨᱮ ᱚᱥᱩᱵᱤᱫᱷᱟ ᱥᱩᱵᱤᱫᱷᱟ ᱢᱮᱱᱟᱜ ᱜᱮᱭᱟ ᱛᱚ ᱚᱱᱟ ᱵᱟᱠᱷᱨᱟᱧ ᱟᱹᱜᱩ ᱞᱮᱫ ᱛᱟᱦᱮᱸᱫ ᱛᱚ ᱱᱩᱭ ᱢᱟ ᱦᱟᱸᱜ ᱨᱮᱰ ᱢᱟ ᱚᱱᱠᱟ ᱢᱟ ᱵᱟᱭ ᱤᱭᱩᱡᱚᱜᱼᱟ ᱦᱟᱸᱜ ᱵᱚᱦᱩᱫ ᱠᱚᱢ ᱥᱚᱢ ᱜᱮ ᱤᱭᱩᱡᱚᱜᱼᱟ ᱚᱠᱟᱨᱮ ᱯᱚᱭᱮᱱᱴ ᱟᱣᱩᱴ ᱵᱟᱠᱷᱨᱟ ᱜᱮ ᱢᱤᱫᱴᱟᱝ ᱤᱭᱩᱡᱚᱜᱼᱟ ᱚᱱᱟ ᱵᱟᱠᱷᱨᱟᱧ ᱦᱟᱛᱟᱣ ᱞᱮᱫᱮ ᱛᱟᱦᱮᱸᱫ ᱛᱚ ᱴᱳᱴᱟᱞᱤ ᱟᱵᱚ ᱧᱮᱞ ᱯᱮ ᱱᱚᱣᱟ ᱦᱳᱣᱟᱭᱤᱴ ᱵᱳᱨᱰ ᱨᱮ ᱢᱤᱫᱴᱮᱡ ᱡᱤᱱᱤᱥ ᱤᱧ ᱚᱞ ᱟᱠᱟᱫᱼᱟ ᱛᱚ ᱱᱚᱣᱟ ᱦᱚᱸ ᱧᱮᱞ ᱦᱚᱪᱚ ᱯᱮ ᱜᱮ ᱟᱯᱮ ᱯᱮ ᱧᱮᱞ ᱧᱟᱢᱮᱫᱼᱟ ᱪᱮ ᱵᱟᱝᱟ ᱛᱚ ᱱᱚᱣᱟ ᱵᱮᱥ ᱴᱷᱤᱠ ᱧᱮᱞ ᱯᱮ ᱱᱚᱣᱟ ᱨᱤᱧ ᱚᱞ ᱟᱠᱟᱫᱼᱟ ᱚᱞ ᱟᱠᱟᱱᱟ ᱪᱮᱛᱟᱱᱟᱜ ᱛᱚ ᱱᱚᱣᱟ ᱤᱝᱞᱤᱥ ᱛᱤᱧ ᱚᱞ ᱟᱠᱟᱫᱼᱟ ᱛᱚ ᱤᱧᱟᱹᱜ ᱛᱤᱧ ᱦᱟᱸᱜ ᱡᱟᱦᱟᱸ ᱤᱝᱞᱤᱥ ᱴᱨᱟᱱᱥᱞᱮᱴ ᱛᱚ ᱤᱧ ᱜᱮ ᱱᱟᱦᱟᱜ ᱱᱤᱡᱮᱧ ᱴᱨᱟᱱᱥᱞᱮᱴ ᱟᱠᱟᱫᱼᱟ ᱛᱚ ᱚᱱᱟ ᱫᱚ ᱳᱰᱤᱭᱟ ᱨᱮᱭᱟᱜ ᱠᱟᱱᱟ ᱮᱠᱪᱩᱭᱮᱞᱤ ᱛᱚ ᱱᱚᱣᱟ ᱨᱮᱭᱟᱜ ᱤᱧ ᱞᱟᱹᱭ ᱟᱯᱮ ᱢᱟᱲᱟᱝ ᱧᱮᱞ ᱯᱮ ᱪᱮᱫ ᱚᱞ ᱟᱠᱟᱱᱟ ᱤᱴᱥ ᱮ ᱜᱩᱰ ᱛᱷᱤᱝ ᱴᱩ ᱵᱤ ᱮ ᱵᱤᱜᱽ ᱢᱮᱱ ᱵᱟᱴ ᱤᱴᱥ ᱮ ᱜᱨᱮᱴ ᱛᱷᱤᱝ ᱴᱩ ᱵᱤ ᱮ ᱜᱩᱰ ᱢᱮᱱ ᱫᱮᱱ ᱟᱨ ᱢᱤᱫᱴᱤᱡ ᱚᱞ ᱟᱠᱟᱱᱟ ᱞᱟᱛᱟᱨ ᱨᱮ ᱧᱮᱞ ᱯᱮ ᱮ ᱞᱤᱴᱤᱞ ᱞᱟᱨᱱᱤᱝ ᱤᱡᱽ ᱮ ᱰᱮᱱᱡᱟᱨᱮᱥ ᱛᱷᱤᱝ ᱛᱚ ᱱᱚᱣᱟ ᱨᱮᱭᱟᱜ ᱚᱞ ᱨᱮᱭᱟᱜ ᱠᱟᱨᱚᱱ ᱦᱚᱸ ᱢᱮᱱᱟᱜᱼᱟ ᱛᱚᱵᱮ ᱱᱚᱣᱟ ᱯᱮ ᱧᱮᱞ ᱠᱮᱜᱼᱟ ᱦᱳᱣᱟᱭᱤᱴ ᱵᱳᱨᱰ ᱦᱮᱡ ᱟᱠᱟᱱᱟ ᱡᱟᱦᱟᱸ ᱠᱤ ᱱᱚᱣᱟ ᱨᱮ ᱦᱩᱭᱩᱜ ᱠᱟᱱᱟ ᱟᱡᱟᱜ ᱥᱟᱭᱤᱡᱽ ᱛᱟᱭ ᱫᱚ ᱴᱩ ᱤᱱᱴᱩ ᱛᱷᱨᱤ ᱳᱠᱮ ᱴᱩ ᱤᱱᱴᱩ ᱛᱷᱨᱤ ᱢᱟᱱᱮ ᱱᱚᱣᱟ ᱡᱮ ᱟᱯᱮ ᱯᱮ ᱧᱮᱞᱮᱜᱼᱟ ᱱᱚᱝᱠᱟ ᱩᱪᱪᱚᱛᱟ ᱱᱚᱝᱠᱟ ᱯᱮ ᱧᱮᱞᱮᱜᱼᱟ ᱡᱟᱦᱟᱸ ᱩᱪᱪᱟ ᱱᱚᱣᱟ ᱫᱚ ᱫᱩᱭ ᱯᱷᱤᱴ ᱢᱮᱱᱟᱜᱼᱟ ᱮᱱᱰ ᱫᱮᱱ ᱱᱚᱝᱠᱟ ᱡᱟᱦᱟᱸ ᱯᱮ ᱧᱮᱞᱮᱜᱼᱟ ᱱᱚᱣᱟ ᱫᱚ ᱛᱤᱱ ᱯᱷᱤᱴ ᱢᱮᱱᱟᱜᱼᱟ ᱴᱷᱤᱠ ᱟᱪᱷᱮ ᱴᱩ ᱤᱱᱴᱩ ᱛᱷᱨᱤ ᱨᱮᱭᱟᱜ ᱠᱟᱱᱟ ᱛᱚ ᱢᱟᱨᱟᱝ ᱧᱚᱜ ᱜᱮᱭᱟ ᱢᱟᱨᱟᱝ ᱧᱚᱜᱟᱜ ᱜᱮ ᱦᱟᱛᱟᱣ ᱛᱟᱦᱮᱸ ᱞᱮᱱ ᱛᱟᱦᱮᱸᱫ ᱛᱚ ᱱᱚᱣᱟ ᱦᱟᱛᱟᱣ ᱟᱠᱟᱱ ᱜᱮᱭᱟ ᱮᱱᱰ ᱱᱚᱣᱟᱧ ᱞᱟᱹᱭᱟᱫ ᱯᱮᱭᱟ ᱱᱚᱣᱟ ᱦᱟᱛᱟᱣ ᱠᱟᱱᱟ ᱦᱮᱞᱟ ᱱᱚᱣᱟ ᱛᱚᱵᱮ ᱧᱮᱞ ᱠᱮᱜᱼᱟ ᱯᱮ ᱫᱮᱱ ᱟᱵᱚ ᱟᱵᱚ ᱦᱟᱱᱛᱮ ᱵᱷᱤᱰᱤᱭᱳ ᱥᱮᱫ ᱵᱚ ᱥᱮᱱ ᱞᱮᱱ ᱜᱮ ᱞᱟᱹᱭᱟᱹᱧ ᱦᱟᱸᱜ ᱡᱤᱱᱤᱥᱴᱟ ᱛᱚ ᱡᱟᱦᱟᱸ ᱯᱮ ᱧᱮᱞ ᱠᱮᱜᱼᱟ ᱦᱳᱣᱟᱭᱤᱴ ᱵᱳᱨᱰ ᱦᱮᱡ ᱟᱠᱟᱱᱟ ᱢᱤᱫᱴᱤᱡ ᱟᱨ ᱦᱩᱭᱱᱟ ᱟᱵᱚᱣᱟᱜ ᱢᱟᱨᱠᱚᱨ ᱵᱟᱨᱭᱟ ᱫᱮᱱ ᱤᱝᱠ ᱵᱚᱴᱚᱞ ᱢᱤᱫᱴᱤᱡ ᱟᱨ ᱰᱚᱥᱴᱚᱨ ᱢᱤᱫᱴᱤᱡ ᱛᱚ ᱴᱳᱴᱟᱞ ᱛᱮ ᱦᱩᱭᱱᱟ ᱱᱚᱥᱚ ᱪᱟᱞᱤᱥ ᱴᱟᱠᱟ ᱟᱨ ᱫᱷᱤᱱᱟᱹᱝ ᱟᱹᱭᱩᱵ ᱵᱷᱤᱛᱨᱤ ᱛᱮ ᱡᱟᱦᱟᱸ ᱛᱤᱱᱟᱹᱜ ᱤᱧ ᱵᱷᱤᱰᱭᱳ ᱱᱟᱦᱟᱜ ᱤᱧ ᱮᱰᱤᱴᱤᱝᱟ ᱟᱨ ᱤᱱᱟᱹᱜ ᱵᱷᱤᱛᱨᱤ ᱛᱮ ᱡᱩᱫᱤ ᱟᱨ ᱛᱤᱱᱟᱹᱜ ᱠᱚ ᱦᱤᱡᱩᱜᱼᱟ ᱛᱟᱦᱚᱞᱮ ᱫᱚ ᱚᱱᱟ ᱫᱚ ᱱᱟᱦᱟᱜ ᱥᱚᱢᱯᱩᱨᱱᱚ ᱢᱮᱥᱟ ᱠᱟᱛᱮᱫ ᱱᱤᱱᱟᱹᱜ ᱦᱮᱡ ᱟᱠᱟᱱᱟ ᱢᱮᱱᱛᱤᱧ ᱞᱟᱹᱭ ᱟᱯᱮᱭᱟ ᱱᱟᱦᱟᱜ ᱥᱠᱨᱤᱱ ᱥᱚᱴ ᱤᱧ ᱮᱢ ᱜᱮᱭᱟ ᱱᱟᱦᱟᱜ ᱟᱨ ᱛᱚᱵᱮ ᱚᱸᱰᱮ ᱵᱟᱨᱭᱟ ᱡᱤᱱᱤᱥᱤᱧ ᱚᱞ ᱞᱟᱜᱼᱟ ᱚᱞ ᱞᱟᱜ ᱟᱹᱧ ᱛᱟᱦᱮᱸᱫ ᱢᱟᱱᱮ ᱤᱝᱞᱤᱥ ᱛᱮᱜᱮᱧ ᱚᱞ ᱞᱟᱜᱼᱟ ᱡᱮᱦᱮᱛᱩ ᱩᱲᱤᱭᱟ ᱚᱠᱚᱭ ᱠᱚᱪᱚ ᱵᱟᱠᱚ ᱵᱟᱲᱟᱭ ᱜᱮᱭᱟ ᱦᱟᱸᱜ ᱡᱷᱟᱲᱠᱷᱚᱸᱰ ᱠᱚᱨᱮ ᱠᱷᱚᱱ ᱯᱮ ᱧᱮᱞᱮᱫᱼᱟ ᱚᱠᱚᱭ ᱫᱚ ᱚᱭᱮᱥᱴ ᱵᱮᱝᱜᱚᱞ ᱠᱷᱚᱱ ᱚᱠᱚᱭ ᱪᱚᱝ ᱟᱥᱟᱢ ᱠᱷᱚᱱ ᱯᱮ ᱧᱮᱞᱮᱫ ᱜᱮᱭᱟ ᱵᱷᱤᱰᱭᱳ ᱠᱚᱢᱮᱱᱴ ᱦᱤᱡᱩᱜ ᱠᱟᱱ ᱜᱮᱭᱟ ᱚᱱᱛᱮ ᱠᱷᱚᱱ ᱯᱮ ᱧᱮᱞᱮᱫᱼᱟ ᱛᱳ ᱚᱱᱟᱨᱮ ᱵᱟᱨᱭᱟ ᱡᱤᱱᱤᱥᱤᱧ ᱚᱞ ᱟᱠᱟᱫᱼᱟ ᱛᱳ ᱮᱛᱚᱦᱚᱵᱟᱜ ᱢᱟᱲᱟᱝ ᱤᱧ ᱞᱟᱹᱭᱟ ᱛᱚᱵᱮ ᱛᱮᱦᱮᱧ ᱢᱟᱱᱮ ᱠᱩᱥᱤ ᱨᱮᱭᱟᱜ ᱠᱟᱛᱷᱟ ᱦᱚᱸ ᱢᱮᱱᱟᱜᱼᱟ ᱟᱨ ᱫᱩᱠ ᱨᱮᱭᱟᱜ ᱠᱟᱛᱷᱟ ᱦᱚᱸ ᱢᱮᱱᱟᱜᱼᱟ ᱛᱳ ᱵᱟᱨᱭᱟ ᱠᱩᱥᱤ ᱨᱮᱭᱟᱜ ᱠᱟᱛᱷᱟ ᱢᱮᱱᱟᱜᱼᱟ ᱟᱨ ᱢᱤᱫᱴᱤᱡ ᱫᱚ ᱫᱩᱠ ᱨᱮᱭᱟᱜ ᱠᱟᱛᱷᱟ ᱠᱟᱱ ᱜᱮᱭᱟ ᱛᱚ ᱚᱱᱟ ᱠᱩᱥᱤᱭᱟᱜ ᱢᱟᱲᱟᱝ ᱠᱟᱛᱷᱟᱧ ᱞᱟᱹᱭᱟ ᱟᱨ ᱦᱟᱱᱛᱮ ᱪᱮᱫ ᱤᱧ ᱞᱟᱹᱭᱟ ᱫᱩᱠᱟᱜ ᱠᱟᱛᱷᱟ ᱱᱟᱦᱟᱜ ᱤᱧ ᱞᱟᱹᱭᱟ ᱦᱮᱸ ᱪᱮ ᱛᱚᱵᱮ ᱛᱮᱦᱮᱧ ᱱᱚᱣᱟ ᱡᱟᱦᱟᱸ ᱦᱮᱡ ᱟᱠᱟᱱᱟ ᱦᱳᱣᱟᱭᱤᱴ ᱵᱳᱨᱰ ᱛᱮᱦᱮᱧᱤᱧ ᱦᱟᱛᱟᱣ ᱠᱮᱫ ᱜᱮᱭᱟ ᱛᱚ ᱚᱱᱟ ᱫᱚ ᱦᱟᱛᱟᱣ ᱟᱠᱟᱫ ᱤᱧ ᱤᱠᱷᱟᱹᱱ ᱠᱤᱨᱤᱧ ᱟᱠᱟᱫ ᱫᱚᱯᱮ ᱟᱯᱮ ᱯᱮ ᱠᱤᱨᱤᱧ ᱟᱠᱟᱫᱼᱟ ᱤᱧ ᱫᱚ ᱠᱷᱟᱹᱞᱤ ᱠᱤᱨᱤᱧ ᱟᱹᱜᱩ ᱜᱤᱧ ᱥᱮᱱ ᱞᱮᱱᱟ ᱮᱠᱷᱟᱱ ᱯᱚᱭᱥᱟ ᱫᱚ ᱡᱚᱛᱚ ᱟᱯᱮ ᱜᱮᱯᱮ ᱮᱢ ᱟᱠᱟᱫᱼᱟ

ᱛᱚ ᱚᱱᱟ ᱜᱮ ᱵᱟᱨᱭᱟ ᱨᱟᱹᱥᱠᱟᱹ ᱨᱮᱭᱟᱜ ᱠᱟᱛᱷᱟ ᱛᱚ ᱱᱚᱣᱟ ᱪᱮᱱᱮᱞ ᱡᱟᱦᱟᱸ ᱱᱚᱣᱟ ᱫᱚ ᱤᱧᱟᱹᱜ ᱫᱚ ᱵᱟᱝ ᱠᱟᱱᱟ ᱟᱯᱮᱭᱟᱜ ᱪᱮᱱᱮᱞ ᱠᱟᱱᱟ ᱤᱧᱟᱹᱜ ᱢᱮᱱ ᱛᱮᱫᱚ ᱤᱧ ᱠᱷᱟᱹᱞᱤ ᱱᱚᱰᱮ ᱵᱷᱤᱰᱭᱳᱧ ᱫᱮᱠᱷᱟᱣᱮᱫᱼᱟ ᱠᱤᱱᱛᱩ ᱧᱮᱞᱮᱫᱼᱟ ᱯᱮ ᱟᱯᱮ ᱟᱨ ᱤᱧ ᱞᱟᱹᱭ ᱫᱚᱦᱚᱭᱟ ᱛᱮᱦᱮᱧ ᱠᱷᱚᱱ ᱜᱮ ᱡᱟᱦᱟᱸ ᱛᱤᱥᱚᱜ ᱱᱚᱣᱟ ᱢᱚᱱᱤᱴᱟᱭᱤᱡᱽ ᱵᱟ ᱢᱚᱱᱤᱴᱟᱭᱤᱡᱽ ᱮᱱᱟ ᱛᱮᱦᱮᱧ ᱛᱚ ᱡᱟᱦᱟᱸ ᱛᱤᱥ ᱠᱷᱚᱱ ᱨᱮᱵᱷᱤᱱᱤᱭᱩ ᱦᱤᱡᱩᱜ ᱜᱮᱭᱟ ᱛᱚ ᱚᱱᱟ ᱨᱮᱭᱟᱜ ᱡᱟᱦᱟᱸ ᱛᱤᱱᱟᱹᱜ ᱯᱚᱭᱥᱟ ᱦᱤᱡᱩᱜᱼᱟ ᱤᱧ ᱡᱟᱦᱟᱸ ᱛᱤᱱᱟᱹᱜ ᱤᱧ ᱠᱩᱲᱟᱹᱜᱼᱟ ᱦᱮᱞᱟᱪᱮ ᱤᱧᱟᱹᱜ ᱡᱟᱦᱟᱸ ᱛᱤᱱᱟᱹᱜ ᱠᱷᱚᱨᱪᱚ ᱤᱱᱟᱹᱜ ᱠᱷᱚᱨᱪᱚ ᱠᱷᱚᱨᱪᱚ ᱠᱟᱛᱮᱫ ᱡᱟᱦᱟᱸ ᱛᱤᱱᱟᱹᱜ ᱵᱟᱹᱲᱛᱤᱜ ᱜᱮᱭᱟ ᱡᱟᱦᱟᱸ ᱞᱮᱠᱟ ᱱᱟᱦᱟᱜ ᱤᱧ ᱢᱤᱫᱴᱟᱜ ᱤᱧ ᱞᱟᱹᱭᱮᱫᱼᱟ ᱱᱚᱣᱟ ᱫᱚ ᱢᱤᱫᱴᱤᱡ ᱦᱮᱞᱯᱤᱝ ᱪᱮᱱᱮᱞ ᱤᱧ ᱵᱮᱱᱟᱣ ᱜᱮᱭᱟ ᱛᱚ ᱥᱚᱵᱽ ᱫᱤᱱ ᱢᱟ ᱱᱟᱦᱟᱜ ᱱᱚᱣᱟ ᱚᱞ ᱪᱤᱠᱤ ᱢᱟ ᱵᱟᱝ ᱛᱟᱦᱮᱱ ᱜᱮᱭᱟ ᱱᱟᱦᱟᱜ ᱛᱚ ᱚᱞ ᱪᱤᱠᱤ ᱵᱟᱨᱮ ᱛᱮᱦᱚᱧ ᱞᱟᱹᱭ ᱜᱮᱭᱟ ᱱᱟᱦᱟᱜ ᱢᱤᱫᱴᱮᱡ ᱜᱟᱹᱞᱛᱤ ᱢᱮᱱᱟᱜᱼᱟ ᱚᱞ ᱪᱤᱠᱤ ᱨᱮ ᱛᱚ ᱥᱟᱵᱩᱫᱤᱱ ᱢᱟ ᱱᱚᱝᱠᱟ ᱢᱟ ᱱᱟᱦᱟᱜ ᱱᱚᱣᱟ ᱢᱟ ᱵᱟᱝ ᱪᱟᱹᱞᱩᱜ ᱜᱮᱭᱟ ᱢᱤᱫᱴᱤᱡ ᱡᱤᱱᱤᱥ ᱛᱮᱢᱟ ᱪᱮᱱᱮᱞ ᱢᱟ ᱠᱤ ᱛᱮᱦᱮᱧ ᱚᱞ ᱪᱤᱠᱤ ᱛᱮᱦᱮᱧ ᱦᱮᱡ ᱟᱠᱟᱱᱟ ᱢᱮᱱᱛᱮ ᱢᱤᱫᱴᱤᱡ ᱱᱚᱣᱟ ᱴᱚᱯᱤᱠ ᱢᱤᱫᱴᱤᱡ ᱪᱟᱹᱞᱩ ᱟᱠᱟᱱᱟ ᱢᱮᱱᱛᱮ ᱚᱞ ᱛᱤᱠᱤ ᱚᱞ ᱪᱤᱠᱤ ᱛᱮᱦᱮᱧ ᱪᱟᱹᱞᱩ ᱟᱠᱟᱱ ᱜᱮᱭᱟ ᱛᱚ ᱚᱱᱟ ᱫᱚ ᱵᱟᱝᱟ ᱛᱚ ᱱᱚᱣᱟ ᱢᱤᱫᱴᱤᱡ ᱦᱮᱞᱯᱤᱝ ᱪᱮᱱᱮᱞ ᱵᱮᱱᱟᱜ ᱜᱮᱭᱟ ᱟᱨ ᱦᱮᱞᱯᱤᱝ ᱪᱮᱱᱮᱞ ᱢᱚᱛᱞᱚᱵ ᱫᱚ ᱟᱯᱮ ᱚᱱᱛᱮ ᱠᱷᱚᱱ ᱡᱟᱦᱟᱸ ᱯᱮ ᱥᱟᱯᱳᱨᱴ ᱤᱧᱟᱹ ᱤᱧ ᱱᱚᱣᱟ ᱚᱸᱰᱮᱧ ᱯᱨᱳᱵᱷᱟᱭᱤᱰ ᱟᱠᱚ ᱜᱮᱭᱟ ᱚᱱᱠᱟ ᱜᱮ ᱵᱮᱱᱟᱜᱼᱟ ᱛᱚᱵᱮ ᱚᱱᱠᱟ ᱠᱟᱛᱷᱟ ᱟᱨ ᱱᱚᱣᱟ ᱪᱮᱱᱮᱞ ᱫᱚ ᱟᱯᱮᱭᱟᱜ ᱠᱟᱱ ᱜᱮᱭᱟ ᱤᱧᱟᱹᱜ ᱫᱚ ᱵᱟᱝ ᱠᱟᱱ ᱜᱮᱭᱟ ᱛᱚ ᱨᱟᱹᱥᱠᱟᱹ ᱠᱟᱛᱷᱟ ᱢᱟ ᱚᱱᱠᱟ ᱵᱟᱨᱭᱟ ᱯᱮ ᱵᱟᱰᱟᱭ ᱠᱮᱜᱼᱟ ᱦᱳᱣᱟᱭᱤᱴ ᱵᱳᱨᱰ ᱦᱮᱡ ᱟᱠᱟᱱᱟ ᱟᱨ ᱛᱮᱦᱮᱧ ᱪᱮᱱᱮᱞ ᱢᱚᱱᱤᱴᱟᱭᱤᱡᱽ ᱟᱠᱟᱱᱟ ᱛᱚ ᱚᱱᱠᱟᱧ ᱞᱟᱹᱭ ᱠᱮᱜᱼᱟ ᱛᱚ ᱟᱫᱚ ᱱᱚᱣᱟ ᱫᱚ ᱢᱤᱫᱴᱤᱡ ᱦᱮᱞᱯᱤᱝ ᱪᱮᱱᱮᱞ ᱵᱮᱱᱟᱜᱼᱟ ᱛᱚ ᱤᱧ ᱜᱤᱫᱽᱨᱟᱹ ᱠᱚᱧ ᱦᱮᱞᱯ ᱠᱚᱜᱮᱭᱟ ᱡᱟᱦᱟᱸᱭ ᱦᱚᱲ ᱠᱚᱧ ᱦᱮᱞᱯ ᱠᱚᱜᱮᱭᱟ ᱛᱚ ᱚᱱᱠᱟᱱ ᱪᱮᱱᱮᱞ ᱢᱤᱫᱴᱮᱡ ᱱᱚᱣᱟ ᱵᱮᱱᱟᱜ ᱜᱮᱭᱟ ᱦᱟᱸᱜ ᱤᱧ ᱫᱚᱥ ᱠᱟᱜᱼᱟ ᱛᱚ ᱡᱮᱦᱮᱛᱩ ᱤᱧ ᱯᱟᱲᱦᱟᱜ ᱠᱟᱱ ᱜᱤᱭᱟᱹᱧ ᱱᱤᱛᱚᱜ ᱯᱟᱲᱦᱟᱜ ᱨᱮ ᱴᱟᱭᱤᱢ ᱦᱚᱸᱧ ᱮᱢᱮᱫ ᱜᱮᱭᱟ ᱱᱟᱛᱮ ᱵᱷᱤᱰᱭᱳ ᱦᱚᱸᱧ ᱠᱚᱨᱟᱣᱮᱫ ᱜᱮᱭᱟ ᱛᱚ ᱚᱱᱟᱨᱮ ᱠᱟᱹᱴᱤᱡ ᱚᱥᱩᱵᱤᱫᱷᱟ ᱦᱩᱭᱩᱜ ᱧᱚᱜᱚᱜ ᱜᱮᱭᱟ ᱦᱟᱸᱜ ᱛᱚᱵᱮ ᱧᱮᱞ ᱦᱩᱭᱩᱜᱼᱟ ᱡᱟᱦᱟᱸ ᱞᱮᱠᱟᱛᱮ ᱨᱮᱦᱚᱸ ᱧᱮᱞ ᱦᱩᱭᱩᱜᱼᱟ ᱚᱱᱠᱟ ᱥᱚᱯᱛᱟᱦᱚ ᱨᱮ ᱢᱤᱫᱴᱤᱡ ᱜᱟᱱ ᱵᱷᱤᱰᱤᱭᱳ ᱨᱮᱦᱚᱸ ᱟᱲᱟᱜ ᱦᱩᱭᱩᱜ ᱜᱮᱭᱟ ᱚᱱᱠᱟ ᱦᱮᱞᱯᱤᱝ ᱪᱮᱱ ᱤᱭᱟᱹ ᱢᱮᱱᱛᱮ ᱦᱮᱞᱯᱤᱝ ᱵᱷᱤᱰᱤᱭᱳ ᱢᱮᱱᱛᱮ ᱛᱚ ᱱᱚᱣᱟ ᱪᱮᱱᱮᱞ ᱨᱮᱫᱚ ᱟᱵᱚ ᱦᱚᱲ ᱵᱚ ᱦᱮᱞᱯ ᱠᱚᱣᱟ ᱟᱯᱮ ᱡᱟᱦᱟᱸ ᱛᱤᱱᱟᱹᱜ ᱚᱱᱛᱮ ᱠᱷᱚᱱ ᱢᱮᱱᱟᱜ ᱯᱮ ᱛᱟᱵᱚᱱᱟ ᱫᱟᱫᱟ ᱠᱚ ᱫᱟᱹᱭ ᱠᱚ ᱡᱟᱦᱟᱸᱭ ᱢᱟᱨᱟᱝ ᱢᱟᱨᱟᱝ ᱯᱳᱥᱴ ᱠᱚᱨᱮ ᱢᱮᱱᱟᱜ ᱯᱮᱭᱟ ᱪᱟᱹᱠᱨᱤ ᱵᱟᱹᱠᱨᱤ ᱟᱠᱟᱫ ᱜᱮᱭᱟᱯᱮ ᱛᱚ ᱚᱱᱟ ᱡᱤᱱᱤᱥ ᱢᱤᱫᱴᱟᱝ ᱚᱱᱟ ᱨᱤᱧ ᱚᱞ ᱟᱠᱟᱫ ᱜᱮᱭᱟ ᱦᱟᱸᱜ ᱛᱚ ᱚᱱᱟ ᱵᱟᱨᱮ ᱛᱮᱵᱚ ᱠᱟᱛᱷᱟᱜᱼᱟ ᱡᱟᱦᱟᱸᱧ ᱞᱟᱹᱭᱟᱫ ᱯᱮ ᱛᱟᱦᱮᱸᱫ ᱚᱱᱟ ᱯᱮ ᱧᱮᱞ ᱞᱮᱫ ᱜᱮᱭᱟ ᱛᱚ ᱚᱸᱰᱮ ᱚᱞ ᱟᱠᱟᱱᱟ ᱛᱟᱦᱮᱸᱫ ᱪᱮᱫ ᱚᱞ ᱟᱠᱟᱱᱟ ᱤᱴᱥ ᱮ ᱜᱩᱰ ᱛᱷᱤᱝ ᱴᱩ ᱵᱤ ᱮ ᱵᱤᱜᱽ ᱦᱤᱭᱩᱢᱟᱱ ᱚᱞ ᱟᱠᱟᱱᱟ ᱚᱱᱠᱟ ᱵᱟᱴ ᱤᱴᱥ ᱮ ᱜᱨᱮᱴ ᱛᱷᱤᱝ ᱴᱩ ᱵᱤ ᱮ ᱜᱩᱰ ᱢᱮᱱ ᱚᱱᱠᱟ ᱚᱞ ᱟᱠᱟᱱ ᱜᱮᱭᱟ ᱛᱚ ᱱᱚᱣᱟ ᱨᱮᱭᱟᱜ ᱴᱨᱟᱱᱥᱞᱮᱴ ᱫᱚ ᱤᱧ ᱱᱤᱡᱮ ᱜᱤᱧ ᱠᱚᱨᱟᱣ ᱠᱟᱜᱼᱟ ᱛᱚ ᱡᱩᱫᱤ ᱚᱠᱟ ᱠᱚᱨᱮ ᱜᱟᱹᱞᱛᱤ ᱟᱠᱟᱱ ᱠᱷᱟᱱ

ᱦᱮᱸ ᱪᱮ ᱚᱱᱠᱟ ᱜᱮ ᱚᱞ ᱟᱠᱟᱱᱟ ᱛᱚ ᱱᱚᱣᱟ ᱫᱚ ᱩᱲᱤᱭᱟ ᱛᱮ ᱛᱟᱦᱮᱸ ᱠᱟᱱᱟ ᱟᱨ ᱡᱩᱫᱤ ᱱᱚᱣᱟ ᱥᱟᱱᱛᱟᱲ ᱛᱮᱵᱚ ᱴᱨᱟᱱᱥᱞᱮᱴᱟ ᱢᱟᱱᱮ ᱥᱟᱱᱛᱟᱲ ᱛᱮ ᱡᱩᱫᱤ ᱱᱚᱣᱟ ᱵᱚ ᱴᱨᱟᱱᱥᱞᱮᱴ ᱢᱚᱛᱞᱚᱵ ᱫᱚ ᱥᱟᱱᱛᱟᱲ ᱛᱮ ᱡᱩᱫᱤ ᱱᱚᱣᱟ ᱠᱟᱛᱷᱟ ᱜᱮᱵᱚ ᱞᱟᱹᱭᱟ ᱮᱠᱷᱟᱱ ᱫᱚ ᱱᱚᱝᱠᱟ ᱦᱩᱭᱩᱜ ᱜᱮᱭᱟ ᱱᱚᱣᱟ ᱫᱚ ᱢᱤᱫᱴᱤᱡ ᱢᱟᱨᱟᱝ ᱦᱚᱲ ᱵᱮᱱᱟᱜ ᱫᱚ ᱵᱮᱥ ᱠᱟᱛᱷᱟ ᱠᱟᱱᱟ ᱟᱢ ᱢᱤᱫᱴᱤᱡ ᱢᱟᱨᱟᱝ ᱦᱚᱲ ᱵᱮᱱᱟᱜ ᱢᱮ ᱚᱱᱟ ᱫᱚ ᱵᱮᱥ ᱠᱟᱛᱷᱟ ᱠᱟᱱ ᱜᱮᱭᱟ ᱵᱟᱝᱟ ᱫᱚ ᱵᱟᱝᱟ ᱟᱢ ᱢᱤᱫᱴᱤᱡ ᱢᱟᱨᱟᱝ ᱯᱳᱥᱴ ᱛᱮ ᱪᱟᱞᱟᱜ ᱢᱮ ᱪᱮ ᱪᱮᱫ ᱪᱤᱠᱟᱹᱭ ᱢᱮ ᱚᱱᱟ ᱵᱮᱥᱴ ᱵᱮᱥ ᱠᱟᱛᱷᱟ ᱠᱟᱱ ᱜᱮᱭᱟ ᱢᱤᱫᱴᱤᱡ ᱢᱟᱨᱟᱝ ᱦᱚᱲ ᱵᱮᱱᱟᱜ ᱢᱮ ᱢᱟᱱᱮ ᱫᱚ ᱢᱤᱫᱴᱤᱡ ᱥᱟᱠᱥᱮᱥᱯᱷᱩᱞ ᱦᱚᱲ ᱵᱮᱱᱟᱜ ᱢᱮ ᱢᱟᱨᱟᱝ ᱦᱚᱲ ᱢᱤᱫᱴᱤᱡ ᱵᱮᱱᱟᱜ ᱢᱮ ᱯᱮ ᱴᱷᱤᱠᱟᱹᱭᱮᱫᱼᱟ ᱡᱟᱦᱟᱸ ᱛᱚ ᱢᱤᱫᱴᱤᱡ ᱢᱟᱨᱟᱝ ᱦᱚᱲ ᱵᱮᱱᱟᱜ ᱢᱮ ᱚᱱᱟ ᱫᱚ ᱵᱮᱥ ᱠᱟᱛᱷᱟ ᱠᱟᱱ ᱜᱮᱭᱟ ᱠᱤᱱᱛᱩ ᱢᱤᱫᱴᱤᱡ ᱵᱮᱥ ᱦᱚᱲ ᱵᱮᱱᱟᱣ ᱫᱚ ᱟᱹᱰᱤ ᱢᱟᱨᱟᱝ ᱠᱟᱛᱷᱟ ᱠᱟᱱᱟ ᱢᱟᱨᱟᱝ ᱦᱚᱲᱮᱢ ᱵᱮᱱᱟᱣ ᱫᱟᱲᱮᱭᱟᱜᱼᱟ ᱢᱟᱨᱟᱝ ᱦᱚᱲ ᱫᱚ ᱡᱚᱛᱚ ᱜᱮᱠᱚ ᱵᱮᱱᱟᱣ ᱫᱟᱲᱮᱭᱟᱜ ᱜᱮᱭᱟ ᱛᱚ ᱢᱤᱫᱴᱤᱡ ᱵᱮᱥ ᱦᱚᱲ ᱵᱮᱱᱟᱜ ᱫᱚ ᱟᱹᱰᱤ ᱢᱟᱨᱟᱝ ᱠᱟᱛᱷᱟ ᱠᱟᱱ ᱜᱮᱭᱟ ᱚᱱᱠᱟᱜᱮ ᱱᱚᱣᱟ ᱫᱚ ᱛᱟᱦᱮᱸ ᱞᱮᱱᱟ ᱢᱤᱫᱴᱤᱡ ᱢᱟᱨᱟᱝ ᱦᱚᱲ ᱵᱮᱱᱟᱜ ᱫᱚ ᱵᱮᱥ ᱠᱟᱛᱷᱟ ᱠᱟᱱᱟ ᱟᱨ ᱢᱤᱫᱴᱤᱡ ᱵᱮᱥ ᱦᱚᱲ ᱵᱮᱱᱟᱜ ᱫᱚ ᱟᱹᱰᱤ ᱢᱟᱨᱟᱝ ᱠᱟᱛᱷᱟ ᱠᱟᱱᱟ ᱛᱚ ᱱᱚᱣᱟ ᱜᱮ ᱛᱟᱦᱮᱸ ᱠᱟᱱᱟ ᱛᱮᱦᱮᱧ ᱟᱨ ᱟᱨ ᱢᱤᱫᱴᱤᱡ ᱯᱮ ᱧᱮᱞ ᱞᱮᱫ ᱜᱮᱭᱟ ᱚᱞ ᱞᱮᱱ ᱛᱟᱦᱮᱸᱫ ᱮ ᱞᱤᱴᱤᱞ ᱞᱟᱨᱱᱤᱝ ᱤᱡ ᱮ ᱰᱮᱧᱡᱟᱨᱟᱥ ᱛᱷᱤᱝ ᱛᱚ ᱱᱚᱣᱟ ᱚᱞ ᱞᱮᱱ ᱜᱮᱭᱟ ᱛᱚᱵᱮ ᱱᱚᱣᱟ ᱵᱟᱵᱚᱫ ᱛᱮᱦᱚᱧ ᱞᱟᱹᱭ ᱜᱮᱭᱟ ᱚᱱᱟ ᱦᱚᱸᱧ ᱞᱟᱹᱭ ᱜᱮᱭᱟ ᱱᱟᱦᱟᱜ ᱛᱚᱵᱮ ᱱᱚᱣᱟ ᱡᱟᱦᱟᱸᱧ ᱞᱟᱹᱭᱮᱫᱼᱟ ᱵᱟᱝᱟ ᱢᱤᱫᱴᱤᱡ ᱢᱟᱨᱟᱝ ᱦᱚᱲ ᱵᱮᱱᱟᱜ ᱫᱚ ᱵᱮᱥ ᱠᱟᱛᱷᱟ ᱠᱟᱱᱟ ᱤᱠᱷᱟᱹᱱ ᱢᱤᱫᱴᱤᱡ ᱵᱮᱥ ᱦᱚᱲ ᱵᱮᱱᱟᱜ ᱫᱚ ᱟᱹᱰᱤ ᱢᱟᱨᱟᱝ ᱠᱟᱛᱷᱟ ᱠᱟᱱᱟ ᱛᱚ ᱱᱚᱣᱟ ᱫᱚ ᱱᱚᱣᱟ ᱵᱟᱠᱷᱨᱟᱧ ᱞᱟᱹᱭᱮᱫ ᱜᱮᱭᱟ ᱛᱚ ᱟᱵᱚ ᱛᱮᱦᱮᱧ ᱡᱟᱦᱟᱸ ᱯᱚᱨᱤᱥᱛᱷᱤᱛᱤ ᱨᱮ ᱢᱮᱱᱟᱜ ᱵᱚᱱᱟ ᱟᱹᱫᱤᱵᱟᱹᱥᱤ ᱦᱚᱲ ᱠᱚ ᱩᱱᱠᱩ ᱟᱯᱮ ᱩᱭᱦᱟᱹᱨ ᱠᱚᱯᱮ ᱡᱟᱦᱟᱸᱭ ᱠᱚᱫᱚ ᱢᱟᱨᱟᱝ ᱢᱟᱨᱟᱝ ᱯᱳᱥᱴ ᱨᱮ ᱢᱮᱱᱟᱜ ᱯᱮᱜᱮᱭᱟ ᱛᱚ ᱡᱟᱦᱟᱸᱭ ᱠᱚ ᱟᱯᱮ ᱠᱷᱚᱱ ᱛᱟᱭᱚᱢ ᱨᱮ ᱢᱮᱱᱟᱜ ᱠᱚᱣᱟ ᱛᱚ ᱩᱱᱠᱩ ᱦᱚᱸ ᱥᱩᱛᱩᱜ ᱛᱟᱨᱟ ᱠᱚᱢᱟᱜᱮ ᱱᱚᱣᱟ ᱢᱤᱫᱴᱤᱡ ᱡᱤᱱᱤᱥ ᱠᱟᱱᱟ ᱟᱨ ᱟᱨ ᱢᱤᱫᱴᱤᱡ ᱠᱟᱛᱷᱟ ᱡᱩᱫᱤ ᱟᱢ ᱟᱢ ᱥᱟᱴᱟᱣ ᱠᱷᱚᱱ ᱰᱷᱮᱨᱮᱢ ᱤᱱᱠᱚᱢᱮᱜᱼᱟ ᱡᱩᱫᱤ ᱟᱢ ᱟᱢ ᱥᱟᱴᱟᱣ ᱠᱷᱚᱱ ᱰᱷᱮᱨᱮᱢ ᱤᱱᱠᱚᱢᱮᱜᱼᱟ ᱛᱟᱦᱚᱞᱮ ᱟᱢ ᱠᱤᱪᱷᱤᱴᱟᱝ ᱠᱤᱪᱷᱤᱴᱟᱝ ᱫᱚ ᱫᱟᱱᱚᱭ ᱢᱮ ᱛᱚ ᱱᱚᱣᱟ ᱨᱮᱭᱟᱜ ᱚᱨᱛᱷᱚ ᱱᱚᱣᱟ ᱡᱟᱦᱟᱸ ᱢᱟᱨᱟᱝ ᱦᱚᱲ ᱦᱩᱰᱤᱧ ᱦᱚᱲ ᱠᱟᱛᱷᱟ ᱡᱟᱦᱟᱸᱧ ᱞᱟᱹᱭ ᱠᱮᱜᱼᱟ ᱛᱚ ᱱᱚᱣᱟ ᱨᱮᱭᱟᱜ ᱚᱨᱛᱷᱚ ᱫᱚ ᱱᱚᱣᱟ ᱠᱟᱱ ᱜᱮᱭᱟ ᱡᱩᱫᱤ ᱟᱢ ᱠᱤᱪᱷᱤᱴᱟᱝ ᱮᱢ ᱤᱱᱠᱚᱢᱮᱜᱼᱟ ᱟᱢ ᱠᱷᱚᱱᱟᱜ ᱟᱢ ᱪᱚᱲᱟᱜ ᱠᱷᱚᱱ ᱰᱷᱮᱨ ᱜᱮ ᱛᱟᱦᱚᱞᱮ ᱟᱢ ᱡᱟᱦᱟᱸᱭ ᱵᱟᱠᱚ ᱠᱩᱲᱟᱹᱜ ᱠᱟᱱᱟ ᱩᱱᱠᱩ ᱠᱤᱪᱷᱩᱴᱟᱝ ᱮᱢᱟ ᱠᱚᱢ ᱛᱚ ᱱᱚᱣᱟ ᱫᱚ ᱢᱤᱫᱴᱤᱡ ᱟᱵᱚ ᱦᱚᱲᱟᱜ ᱱᱚᱣᱟ ᱫᱚ ᱢᱤᱫᱴᱤᱡ ᱠᱟᱹᱢᱤ ᱠᱟᱱ ᱜᱮᱭᱟ ᱛᱚ ᱱᱚᱣᱟ ᱫᱚ ᱢᱤᱫᱴᱤᱡ ᱜᱩᱬᱚ ᱠᱟᱱᱟ ᱦᱚᱲᱟᱜ ᱛᱚ ᱚᱱᱟ ᱤᱫᱤ ᱠᱟᱛᱮ ᱜᱤᱧ ᱢᱮᱱᱮᱫᱼᱟ ᱡᱟᱦᱟᱸᱭ ᱠᱚ ᱛᱟᱵᱚᱱ ᱤᱧ ᱴᱷᱮᱱ ᱢᱟ ᱵᱟᱹᱪᱩᱜ ᱜᱮᱭᱟ ᱛᱚ ᱡᱟᱦᱟᱸ ᱛᱤᱱᱟᱹᱜ ᱦᱤᱡᱩᱜᱼᱟ ᱱᱟᱦᱟᱜ ᱨᱮᱵᱷᱤᱱᱤᱭᱩ ᱠᱷᱚᱱ ᱚᱱᱟ ᱢᱟ ᱧᱮᱞ ᱦᱩᱭᱩᱜᱼᱟ ᱫᱚᱥᱨᱟ ᱠᱟᱛᱷᱟ ᱛᱚᱵᱮ ᱤᱧᱟᱹᱜ ᱵᱷᱤᱰᱤᱭᱳ ᱯᱮ ᱠᱩᱥᱤᱭᱟᱜ ᱠᱟᱱ ᱜᱮᱭᱟ ᱤᱧ ᱵᱟᱲᱟᱭ ᱠᱟᱱ ᱜᱤᱭᱟᱹᱧ ᱤᱧᱟᱹᱜ ᱵᱷᱤᱰᱤᱭᱳ ᱯᱮ ᱠᱩᱥᱤᱭᱟᱜ ᱠᱟᱱ ᱜᱮᱭᱟ ᱛᱚ ᱡᱩᱫᱤ ᱯᱮ ᱠᱩᱥᱤᱭᱟᱜ ᱠᱟᱱᱟ ᱱᱚᱝᱠᱟ ᱡᱟᱦᱟᱸ ᱢᱳᱴᱤᱵᱷᱮᱥᱚᱱ ᱠᱟᱛᱷᱟ ᱠᱚ ᱪᱮᱫ ᱠᱚ ᱮᱱᱠᱷᱟᱱ ᱫᱚ ᱵᱷᱤᱰᱤᱭᱳ ᱛᱟᱵᱚᱱ ᱥᱮᱭᱟᱨ ᱯᱮᱜᱮ ᱟᱨ ᱛᱮᱦᱮᱧ ᱫᱚ ᱟᱹᱰᱤ ᱢᱟᱨᱟᱝ ᱠᱟᱛᱷᱟ ᱢᱤᱫᱴᱤᱡ ᱞᱟᱹᱭ ᱞᱟᱹᱜᱤᱫ ᱜᱮ ᱱᱟᱦᱟᱜ ᱛᱚ ᱛᱮᱦᱮᱧ ᱫᱚ ᱯᱟᱲᱦᱟᱣ ᱫᱚ ᱵᱟᱵᱚ ᱯᱟᱲᱦᱟᱜ ᱜᱮᱭᱟ ᱛᱚ ᱤᱧ ᱢᱤᱫᱴᱤᱡ ᱠᱟᱛᱷᱟᱧ ᱞᱟᱹᱭᱟ ᱡᱟᱦᱟᱸ ᱯᱮ ᱧᱮᱞ ᱞᱟᱜᱼᱟ ᱮ ᱞᱤᱴᱤᱞ ᱞᱟᱨᱱᱤᱝ ᱤᱡᱽ ᱮ ᱰᱮᱧᱡᱟᱨᱚᱥ ᱛᱷᱤᱝ ᱛᱚ ᱱᱚᱣᱟ ᱫᱚ ᱟᱵᱚ ᱳᱰᱤᱭᱟ ᱛᱮᱠᱚ ᱞᱟᱹᱭᱮᱜᱼᱟ ᱚᱲᱯᱚ ᱵᱤᱫᱽᱫᱟ ᱵᱷᱚᱭᱚᱝᱠᱚᱨᱤ ᱚᱱᱠᱟ ᱠᱚ ᱞᱟᱹᱭᱮᱜᱼᱟ ᱛᱚ ᱱᱚᱣᱟ ᱥᱟᱱᱛᱟᱲ ᱛᱮ ᱪᱮᱫ ᱦᱩᱭᱩᱜᱼᱟ ᱚᱱᱠᱟ ᱢᱟ ᱵᱟᱹᱧ ᱞᱟᱹᱭ ᱫᱟᱲᱮᱭᱟᱜ ᱠᱟᱱᱟ ᱱᱟᱦᱟᱜ ᱵᱟᱠᱷᱟᱱ ᱟᱨᱦᱚᱸ ᱠᱷᱟᱨᱟᱯᱚᱜᱼᱟ ᱛᱚ ᱡᱟᱦᱟᱸ ᱵᱚ ᱢᱮᱱᱮᱜᱼᱟ ᱠᱟᱹᱴᱤᱡ ᱠᱟᱹᱴᱤᱡ ᱪᱮᱫ ᱫᱚ ᱡᱟᱦᱟᱸ ᱵᱚ ᱪᱮᱫ ᱟᱠᱟᱱᱟ ᱠᱟᱹᱴᱤᱡ ᱠᱟᱹᱴᱤᱡ ᱪᱮᱫ ᱟᱠᱟᱱᱟ ᱵᱚᱱ ᱚᱱᱟ ᱫᱚ ᱟᱵᱚ ᱵᱟᱠᱷᱨᱟ ᱫᱚ ᱠᱷᱟᱨᱟᱯ ᱜᱮᱭᱟ ᱯᱩᱨᱟᱹ ᱪᱮᱫᱚᱜ ᱜᱮ ᱵᱮᱥᱟ ᱠᱟᱹᱴᱤᱡ ᱧᱚᱜ ᱟᱫᱷᱟ ᱧᱚᱜ ᱯᱷᱟᱲ ᱧᱚᱜ ᱪᱮᱫ ᱫᱚ ᱠᱷᱟᱨᱟᱯ ᱡᱤᱱᱤᱥ ᱠᱟᱱ ᱜᱮᱭᱟ ᱛᱚ ᱚᱱᱠᱟ ᱜᱮ ᱛᱮᱦᱮᱧ ᱢᱤᱫᱴᱟᱝ ᱵᱟᱵᱟ ᱦᱚᱲ ᱠᱤᱱ ᱯᱷᱳᱱ ᱞᱮᱫ ᱜᱮᱭᱟ ᱤᱧ ᱴᱷᱮᱱ ᱛᱚ ᱢᱤᱫ ᱫᱤᱱ ᱦᱤᱞᱳᱜ ᱤᱧ ᱞᱟᱹᱭ ᱞᱮᱫ ᱜᱮᱭᱟ ᱵᱷᱤᱰᱤᱭᱳ ᱨᱮ ᱡᱮ ᱵᱟᱝᱟ ᱡᱟᱦᱟᱸ ᱤᱧ ᱚᱞ ᱪᱤᱠᱤᱧ ᱯᱟᱲᱦᱟᱣᱮᱫ ᱯᱮ ᱛᱟᱦᱮᱸᱫ ᱵᱟᱝ ᱚᱞᱪᱤᱠᱤ ᱯᱟᱲᱦᱟᱣ ᱢᱚᱛᱞᱚᱵ ᱢᱟᱛᱚ ᱵᱟᱝᱟ ᱞᱟᱹᱭᱮᱫ ᱞᱟᱹᱭ ᱟᱯᱮ ᱠᱟᱱ ᱛᱟᱦᱮᱱ ᱤᱧ ᱱᱚᱝᱠᱟ ᱱᱚᱝᱠᱟ ᱦᱩᱭᱩᱜᱼᱟ ᱢᱮᱱᱛᱮ ᱚᱞᱪᱤᱠᱤ ᱫᱚ ᱤᱝᱞᱤᱥ ᱞᱮᱠᱟ ᱫᱷᱟᱨᱟ ᱛᱚ ᱚᱱᱟ ᱡᱤᱱᱤᱥ ᱨᱮ ᱢᱤᱫᱴᱟᱹᱝ ᱧᱮᱞᱚᱜ ᱠᱟᱱᱟ ᱛᱚ ᱚᱱᱟ ᱴᱨᱤᱠ ᱛᱮ ᱟᱯᱮ ᱯᱟᱲᱦᱟᱣ ᱫᱚᱯᱮ ᱯᱟᱲᱦᱟᱣ ᱫᱟᱲᱮᱭᱟᱜ ᱜᱮᱭᱟ ᱵᱚᱦᱤ ᱠᱚᱯᱮ ᱯᱟᱲᱦᱟᱣ ᱫᱟᱲᱮᱭᱟᱜ ᱜᱮᱭᱟ ᱚᱞ ᱦᱚᱸᱯᱮ ᱚᱞ ᱫᱟᱲᱮᱭᱟᱜ ᱜᱮᱭᱟ ᱚᱞ ᱦᱚᱸᱯᱮ ᱚᱞ ᱫᱟᱲᱮᱭᱟᱜ ᱜᱮᱭᱟ ᱯᱟᱲᱦᱟᱣ ᱦᱚᱸᱯᱮ ᱯᱟᱲᱦᱟᱣ ᱫᱟᱲᱮᱭᱟᱜ ᱜᱮᱭᱟ ᱤᱠᱷᱟᱹᱱ ᱜᱟᱵᱟᱱ ᱫᱚ ᱵᱟᱯᱮ ᱜᱟᱵᱟᱱ ᱫᱟᱲᱮᱭᱟᱜᱼᱟ ᱡᱟᱦᱟᱸ ᱟᱵᱚᱣᱟᱜ ᱨᱚᱲ ᱢᱮᱱᱟᱜᱼᱟ ᱥᱟᱱᱛᱟᱲ ᱟᱲᱟᱜ ᱨᱚᱲ ᱡᱟᱦᱟᱸ ᱵᱚ ᱢᱮᱱᱮᱫᱼᱟ ᱱᱚᱣᱟ ᱜᱮ ᱡᱚᱛᱚ ᱠᱷᱚᱱ ᱟᱵᱚ ᱚᱣᱟᱨᱞᱰ ᱨᱮ ᱠᱨᱤᱴᱤᱠᱟᱞ ᱨᱚᱲ ᱠᱟᱱᱟ ᱦᱩᱭᱱᱟ ᱥᱟᱱᱛᱟᱲ ᱨᱚᱲ ᱜᱩᱨᱩ ᱜᱚᱢᱠᱮ ᱛᱟᱹᱠᱤᱱ ᱚᱱᱟ ᱠᱤᱱ ᱞᱟᱹᱭ ᱟᱠᱟᱫᱼᱟ ᱛᱚ ᱱᱚᱣᱟ ᱨᱮᱭᱟᱜ ᱡᱟᱦᱟᱸ ᱟᱵᱚ ᱟᱫᱷᱟ ᱥᱩᱫᱷᱟᱹ ᱜᱮᱵᱚ ᱵᱟᱲᱟᱭᱟ ᱤᱧ ᱦᱚᱸ ᱚᱱᱠᱟ ᱢᱟ ᱵᱟᱹᱧ ᱵᱟᱲᱟᱭ ᱞᱮᱫ ᱜᱮ ᱤᱧ ᱞᱟᱹᱭ ᱟᱠᱟᱫ ᱤᱧ ᱦᱚᱸ ᱵᱟᱹᱧ ᱪᱟᱞᱟᱣ ᱟᱠᱟᱱ ᱜᱮᱭᱟ ᱥᱠᱩᱞ ᱠᱚᱫᱚ ᱛᱚᱵᱮ ᱨᱮᱦᱚᱸ ᱤᱧ ᱞᱟᱹᱭ ᱟᱯᱮ ᱠᱟᱱ ᱛᱟᱦᱮᱱᱤᱧ ᱵᱟᱝᱟ ᱱᱚᱝᱠᱟ ᱱᱚᱝᱠᱟ ᱯᱮ ᱚᱞ ᱫᱟᱲᱮᱭᱟᱜᱼᱟ ᱱᱚᱝᱠᱟ ᱱᱚᱝᱠᱟ ᱯᱮ ᱯᱟᱲᱦᱟᱣ ᱫᱟᱲᱮᱭᱟᱜ ᱜᱮᱭᱟ ᱚᱱᱟ ᱴᱨᱤᱠ ᱛᱮ ᱡᱟᱦᱟᱸᱧ ᱞᱟᱹᱭ ᱟᱠᱟᱫ ᱯᱮ ᱚᱱᱟ ᱴᱨᱤᱠ ᱛᱮᱫᱚ ᱚᱞ ᱦᱚᱸ ᱯᱮ ᱚᱞ ᱫᱟᱲᱮᱭᱟᱜ ᱜᱮᱭᱟ ᱤᱠᱷᱟᱹᱱ ᱯᱟᱲᱦᱟᱣ ᱦᱚᱸ ᱯᱮ ᱯᱟᱲᱦᱟᱣ ᱫᱟᱲᱮᱭᱟᱜ ᱜᱮᱭᱟ ᱤᱠᱷᱟᱹᱱ ᱜᱟᱵᱟᱱ ᱫᱚ ᱵᱟᱯᱮ ᱜᱟᱵᱟᱱ ᱫᱟᱲᱮᱭᱟᱜᱼᱟ ᱟᱲᱟᱝ ᱫᱚ ᱛᱚ ᱱᱚᱣᱟ ᱤᱧ ᱛᱮᱦᱮᱧᱤᱧ ᱪᱮᱫ ᱟᱠᱟᱫ ᱜᱮᱭᱟ ᱟᱨ ᱤᱧ ᱱᱚᱣᱟ ᱪᱮᱫᱚᱜ ᱜᱤᱭᱟᱹᱧ ᱡᱟᱦᱟᱸ ᱞᱮᱠᱟᱛᱮ ᱤᱧ ᱚᱞ ᱪᱤᱠᱤᱧ ᱪᱮᱫᱚᱜ ᱜᱮᱭᱟ ᱟᱨ ᱱᱚᱣᱟ ᱡᱩᱫᱤ ᱵᱤ ᱪᱟᱱᱮᱞ ᱨᱮ ᱵᱷᱤᱰᱤᱭᱳ ᱵᱟᱹᱧ ᱮᱢ ᱫᱟᱲᱮᱭᱟᱜᱼᱟ ᱱᱚᱣᱟ ᱡᱤᱱᱤᱥ ᱴᱟᱝ ᱛᱚᱵᱮ ᱤᱧ ᱟᱥᱟᱭᱟᱹᱧ ᱦᱟᱸᱜ ᱮᱢ ᱜᱮᱭᱟᱹᱧ ᱪᱤᱠᱟᱹᱛᱮ ᱤᱧ ᱡᱟᱦᱟᱸ ᱛᱤᱱᱟᱹᱜ ᱟᱨ ᱯᱚᱭᱥᱟ ᱠᱚ ᱦᱤᱡᱩᱜ ᱜᱮᱭᱟ ᱦᱟᱸᱜ ᱯᱟᱞᱮᱧ ᱟᱥᱟᱭᱮᱫ ᱜᱮᱭᱟ ᱚᱱᱟ ᱵᱷᱤᱰᱤᱭᱳ ᱡᱮᱦᱮᱛᱩ ᱢᱮᱱᱟᱜᱼᱟ ᱦᱤᱡᱩᱜ ᱜᱮᱭᱟ ᱠᱤᱱᱛᱩ ᱟᱯᱮ ᱞᱟᱹᱭ ᱯᱮ ᱡᱩᱫᱤ ᱟᱯᱮ ᱯᱮ ᱞᱟᱹᱭᱟ ᱰᱤᱞᱤᱴ ᱠᱟᱛᱷᱟ ᱮᱱᱠᱷᱟᱱ ᱫᱚᱧ ᱰᱤᱞᱤᱴ ᱜᱮᱭᱟ ᱤᱧ ᱪᱮᱫᱟᱜ ᱪᱮ ᱪᱟᱱᱮᱞ ᱫᱚ ᱟᱯᱮᱭᱟᱜ ᱠᱟᱱᱟ ᱤᱧᱟᱹᱜ ᱫᱚ ᱵᱟᱝ ᱠᱟᱱᱟ ᱤᱧ ᱫᱚ ᱱᱚᱰᱮᱧ ᱛᱤᱸᱜᱩ ᱟᱠᱟᱱᱟ ᱨᱚᱲ ᱠᱟᱱ ᱜᱤᱭᱟᱹᱧ ᱮᱱᱠᱷᱟᱱ ᱧᱮᱞ ᱫᱚ ᱟᱯᱮ ᱯᱮ ᱧᱮᱞᱮᱫᱼᱟ ᱟᱨ ᱟᱯᱮ ᱴᱷᱮᱱ ᱠᱷᱚᱱ ᱜᱮ ᱨᱮᱵᱷᱤᱱᱤᱭᱩ ᱦᱚᱸ ᱦᱤᱡᱩᱜᱼᱟ ᱟᱯᱮ ᱡᱟᱦᱟᱸ ᱛᱤᱱᱟᱹᱜ ᱯᱮ ᱧᱮᱞᱟ ᱚᱱᱠᱟ ᱜᱮ ᱨᱮᱵᱷᱤᱱᱤᱭᱩ ᱦᱩᱭᱩᱜᱼᱟ ᱟᱨ ᱤᱧ ᱞᱟᱹᱭ ᱟᱠᱟᱫ ᱜᱮᱭᱟ ᱤᱧ ᱡᱟᱦᱟᱸᱧ ᱞᱟᱹᱭ ᱠᱮᱫᱼᱟ ᱡᱚᱫᱤ ᱤᱧ ᱥᱟᱴᱟᱜ ᱠᱷᱚᱱ ᱡᱚᱫᱤ ᱵᱟᱹᱲᱛᱤᱜ ᱜᱮᱭᱟ ᱤᱧ ᱥᱟᱴᱟᱜ ᱠᱷᱚᱱ ᱡᱚᱫᱤ ᱵᱟᱹᱲᱛᱤᱜ ᱜᱮᱭᱟ ᱛᱟᱦᱚᱞᱮ ᱫᱚ ᱤᱧ ᱚᱱᱟ ᱯᱚᱭᱥᱟᱧ ᱮᱢ ᱜᱮᱭᱟ ᱟᱨ ᱱᱚᱣᱟ ᱪᱮᱱᱮᱞ ᱫᱚ ᱥᱤᱨᱯ ᱤᱱᱟᱹ ᱜᱮ ᱵᱮᱱᱟᱜᱼᱟ ᱟᱯᱮ ᱤᱧ ᱥᱚᱯᱚᱴ ᱤᱧ ᱯᱮ ᱤᱧ ᱥᱚᱯᱚᱴ ᱨᱮ ᱛᱟᱦᱮᱱ ᱯᱮ ᱤᱧ ᱪᱮᱫ ᱤᱧ ᱪᱤᱠᱟᱹᱭᱮᱫᱼᱟ ᱢᱟᱲᱟᱝ ᱛᱮ ᱚᱱᱟ ᱟᱯᱮ ᱯᱮ ᱱᱤᱦᱟᱹᱛ ᱯᱮ ᱧᱮᱞ ᱫᱟᱲᱮᱭᱟᱹᱧᱟ ᱟᱨ ᱱᱚᱣᱟ ᱠᱤ ᱡᱚ ᱟᱵᱚ ᱦᱳᱣᱟᱭᱤᱴ ᱵᱳᱨᱰ ᱠᱟᱛᱷᱟᱧ ᱞᱟᱹᱭ ᱠᱷᱟᱱ ᱛᱚ ᱫᱮᱠᱷᱤᱵᱟ ᱱᱚᱣᱟ ᱦᱳᱣᱟᱭᱤᱴ ᱵᱳᱨᱰ ᱪᱮᱫ ᱪᱮᱠᱟ ᱦᱩᱭᱩᱜᱼᱟ ᱡᱩᱫᱤ ᱱᱚᱰᱮ ᱟᱵᱚ ᱵᱚ ᱤᱭᱩᱡᱟ ᱤᱧ ᱤᱭᱩᱡᱽ ᱜᱤᱭᱟᱹᱧ ᱦᱟᱸᱜ ᱟᱯᱮᱧ ᱞᱟᱹᱭ ᱟᱯᱮ ᱜᱮᱭᱟ ᱛᱟᱦᱚᱞᱮ ᱢᱟ ᱵᱮᱥ ᱠᱟᱛᱷᱟ ᱟᱨ ᱵᱟᱝᱠᱷᱟᱱ ᱟᱯᱮ ᱪᱮᱫ ᱯᱮ ᱞᱟᱹᱭᱟ ᱱᱚᱣᱟ ᱦᱳᱣᱟᱭᱤᱴ ᱵᱳᱨᱰ ᱢᱟᱧ ᱦᱟᱛᱟᱣ ᱢᱟᱧ ᱦᱟᱛᱟᱣ ᱠᱮᱫ ᱜᱮᱭᱟ ᱟᱨ ᱛᱮᱦᱮᱧ ᱜᱮᱠᱤᱱ ᱯᱷᱳᱱ ᱟᱠᱟᱫᱼᱟ ᱱᱚᱣᱟ ᱢᱟᱱᱮ ᱦᱳᱣᱟᱭᱤᱴ ᱵᱳᱨᱰ ᱦᱟᱛᱟᱣ ᱯᱚᱨᱮ ᱠᱤᱱ ᱯᱷᱳᱱ ᱟᱠᱟᱫᱼᱟ ᱛᱚᱵᱮ ᱱᱚᱣᱟ ᱦᱳᱣᱟᱭᱤᱴ ᱵᱳᱨᱰ ᱡᱩᱫᱤ ᱦᱩᱱᱟᱹᱝ ᱠᱤᱨᱤᱧ ᱢᱟᱲᱟᱝ ᱨᱮᱠᱤᱱ ᱯᱷᱳᱱ ᱠᱮᱭᱟ ᱮᱱᱠᱷᱟᱱ ᱫᱚ ᱵᱷᱟᱹᱜᱤ ᱠᱚᱜ ᱜᱮᱭᱟ ᱦᱩᱱᱟᱹᱝ ᱪᱮᱫ ᱦᱚᱸ ᱚᱥᱩᱵᱤᱫᱷᱟ ᱵᱟᱝᱟ ᱡᱟᱦᱟᱸ ᱤᱝᱞᱤᱥ ᱥᱴᱟᱭᱤᱞ ᱜᱤᱧ ᱞᱟᱹᱭ ᱟᱠᱟᱫ ᱛᱟᱦᱮᱸᱫ ᱛᱚ ᱚᱱᱟ ᱠᱚᱫᱚ ᱚᱞ ᱟᱨ ᱯᱟᱲᱦᱟᱣ ᱵᱟᱠᱷᱨᱟ ᱫᱚ ᱪᱮᱫ ᱦᱚᱸ ᱵᱟᱝᱟ ᱯᱟᱲᱦᱟᱣ ᱵᱟᱠᱷᱨᱟ ᱫᱚᱯᱮ ᱯᱟᱲᱦᱟᱣ ᱫᱟᱲᱮᱭᱟᱜ ᱜᱮᱭᱟ ᱚᱞ ᱦᱚᱸᱯᱮ ᱚᱞ ᱫᱟᱲᱮᱭᱟᱜ ᱜᱮᱭᱟ ᱮᱠᱷᱮᱱ ᱨᱟᱦᱟ ᱫᱚ ᱵᱟᱯᱮ ᱜᱟᱵᱟᱱ ᱫᱟᱲᱮᱭᱟᱜᱼᱟ ᱟᱲᱟᱝ ᱫᱚ ᱵᱟᱯᱮ ᱜᱟᱵᱟᱱ ᱫᱟᱲᱮᱭᱟᱜᱼᱟ ᱛᱚ ᱚᱱᱟ ᱟᱲᱟᱝ ᱜᱟᱵᱟᱱ ᱵᱟᱠᱷᱨᱟ ᱵᱷᱮᱜᱟᱨ ᱛᱮ ᱢᱮᱱᱟᱜᱼᱟ ᱛᱚ ᱚᱱᱟ ᱵᱳᱭ ᱤᱧ ᱛᱮᱦᱮᱧ ᱤᱧ ᱯᱷᱳᱱ ᱟᱠᱟᱫᱮ ᱜᱮᱭᱟ ᱟᱨ ᱫᱟᱫᱟ ᱦᱚᱲ ᱚᱱᱟᱨᱮ ᱢᱮᱱᱟᱭᱟ ᱛᱚ ᱩᱱᱤ ᱤᱧ ᱵᱳᱭ ᱯᱨᱳᱵᱷᱟᱭᱤᱰ ᱤᱧᱟᱭ ᱢᱮᱱᱛᱮ ᱞᱟᱹᱭ ᱟᱠᱟᱫ ᱟᱭ ᱛᱚ ᱚᱱᱟ ᱠᱷᱚᱱ ᱵᱚᱱ ᱪᱮᱫᱚᱜᱼᱟ ᱡᱟᱦᱟᱸ ᱫᱚᱠᱚ ᱢᱮᱱᱮᱫᱼᱟ ᱚᱞ ᱪᱮᱢᱮᱫ ᱦᱚᱞᱟᱧ ᱞᱟᱹᱭ ᱟᱠᱟᱫ ᱜᱮ ᱛᱟᱦᱮᱸᱫ ᱢᱤᱫᱴᱮᱱ ᱵᱷᱤᱰᱤᱭᱳ ᱨᱮ ᱜᱩᱨᱩ ᱜᱚᱢᱠᱮ ᱛᱟᱹᱠᱤᱱ ᱡᱟᱦᱟᱸ ᱠᱤᱱ ᱚᱞ ᱟᱠᱟᱫᱼᱟ ᱚᱞ ᱪᱮᱢᱮᱫ ᱟᱨ ᱟᱨ ᱢᱤᱫᱴᱤᱡ ᱢᱮᱱᱟᱜᱼᱟ ᱨᱚᱱᱚᱲ ᱛᱳ ᱱᱩᱠᱤᱱ ᱵᱟᱨᱭᱟ ᱵᱳᱭ ᱤᱧ ᱦᱟᱛᱟᱣ ᱜᱤᱭᱟᱹᱧ ᱜᱟᱯᱟᱧ ᱦᱟᱛᱟᱣ ᱜᱮᱭᱟ ᱦᱟᱸᱜ ᱛᱮᱦᱮᱧ ᱟᱯᱮ ᱯᱮ ᱧᱮᱞᱮᱫᱼᱟ ᱱᱤᱛᱚᱜ ᱡᱟᱦᱟᱸ ᱯᱮ ᱧᱮᱞᱮᱫᱼᱟ ᱜᱟᱯᱟᱧ ᱦᱟᱛᱟᱣᱟ ᱦᱮᱞᱟ ᱪᱮ ᱜᱟᱯᱟᱧ ᱦᱟᱛᱟᱣ ᱜᱮᱭᱟ ᱦᱟᱸᱜ ᱛᱳ ᱚᱱᱟ ᱨᱮᱭᱟᱜ ᱠᱤᱱ ᱞᱟᱹᱭ ᱟᱹᱫᱤᱧᱟ ᱫᱟᱢ ᱡᱟᱦᱟᱸ ᱛᱤᱱᱟᱹᱜ ᱦᱩᱭᱩᱜ ᱠᱟᱱᱟ ᱚᱱᱟ ᱦᱩᱭᱩᱜ ᱠᱟᱱᱟ ᱥᱮᱴ ᱛᱮ ᱫᱩᱭ ᱥᱚ ᱫᱚᱥ ᱴᱟᱠᱟ ᱴᱩ ᱦᱟᱱᱰᱨᱮᱰ ᱴᱮᱱ ᱨᱩᱯᱤᱥ ᱦᱮᱞᱟ ᱤᱱᱟᱹᱜ ᱦᱩᱭᱩᱜ ᱠᱟᱱᱟ ᱛᱳ ᱚᱱᱟ ᱦᱟᱛᱟᱣ ᱦᱩᱭᱩᱜ ᱜᱮᱭᱟ ᱟᱨ ᱚᱸᱰᱮ ᱠᱷᱚᱱ ᱪᱮᱫ ᱦᱩᱭᱩᱜ ᱜᱮᱭᱟ ᱤᱧ ᱫᱚᱧ ᱪᱮᱫᱚᱜ ᱜᱮᱭᱟ ᱛᱳ ᱟᱯᱮᱧ ᱪᱮᱫ ᱫᱟᱲᱮᱭᱟᱯᱮᱭᱟ ᱥᱮ ᱵᱟᱝ ᱚᱱᱟ ᱢᱟ ᱫᱩᱠ ᱨᱮᱭᱟᱜ ᱠᱟᱛᱷᱟ ᱠᱟᱱᱟ ᱤᱧᱤᱧ ᱪᱮᱫᱚᱜᱼᱟ ᱟᱨ ᱟᱯᱮᱧ ᱪᱮᱫ ᱯᱮᱭᱟ ᱤᱧᱟᱹᱜ ᱢᱮᱱ ᱫᱚ ᱚᱱᱟ ᱤᱧᱤᱧ ᱪᱮᱫᱚᱜᱼᱟ ᱟᱨ ᱟᱯᱮᱧ ᱪᱮᱫ ᱯᱮᱭᱟ ᱛᱟᱨᱯᱚᱨᱮ ᱟᱨ ᱢᱤᱫᱴᱤᱡ ᱠᱟᱛᱷᱟ ᱱᱚᱣᱟ ᱤᱧ ᱵᱟᱹᱧ ᱞᱟᱹᱭ ᱟᱠᱟᱫ ᱜᱮᱭᱟ ᱚᱠᱟ ᱵᱷᱤᱰᱤᱭᱳ ᱨᱮᱦᱚᱸ ᱛᱚᱵᱮ ᱤᱧ ᱱᱤᱛᱚᱜ ᱵᱤ ᱰᱤ ᱵᱟᱠᱷᱨᱟᱧ ᱯᱨᱤᱯᱮᱭᱟᱨᱚᱜ ᱠᱟᱱ ᱜᱮᱭᱟ ᱵᱤ ᱰᱤ ᱵᱟᱠᱷᱨᱟᱧ ᱯᱨᱤᱯᱮᱭᱟᱨᱚᱜ ᱠᱟᱱ ᱜᱮᱭᱟ ᱛᱚ ᱵᱤ ᱰᱤ ᱦᱩᱭᱱᱟ ᱡᱩᱱ ᱮᱜᱟᱨᱚ ᱨᱮ ᱢᱮᱱᱟᱜᱼᱟ ᱛᱚ ᱵᱷᱤᱰᱤᱭᱳ ᱠᱚ ᱚᱱᱠᱟ ᱦᱟᱸᱜ ᱵᱟᱹᱧ ᱟᱯᱞᱳᱰ ᱫᱟᱲᱮᱭᱟᱜ ᱜᱮᱭᱟ ᱟᱹᱰᱤ ᱠᱚᱢ ᱥᱚᱢ ᱜᱤᱧ ᱟᱯᱞᱳᱰ ᱜᱮᱭᱟ ᱱᱤᱛᱚᱜ ᱡᱟᱦᱟᱸ ᱞᱮᱠᱟᱧ ᱟᱯᱞᱳᱰ ᱮᱫ ᱛᱟᱦᱮᱸᱫ ᱪᱤᱠᱟᱹ ᱪᱤᱠᱟᱹ ᱪᱮᱫᱟᱜ ᱪᱮ ᱱᱤᱛᱚᱜ ᱫᱚ ᱚᱱᱟ ᱢᱚᱱᱤᱴᱟᱭᱡᱮᱥᱚᱱ ᱵᱟᱠᱷᱨᱟ ᱜᱮ ᱵᱷᱤᱰᱤᱭᱳᱧ ᱵᱮᱱᱟᱣᱮᱫ ᱛᱟᱦᱮᱸᱫ ᱜᱮ ᱵᱟᱝᱟ ᱢᱚᱱᱤᱴᱟᱭᱤᱡᱚᱜ ᱢᱟ ᱟᱨ ᱡᱟᱦᱟᱸ ᱛᱤᱱᱟᱹᱜ ᱨᱮᱵᱷᱤᱱᱤᱭᱩ ᱦᱩᱭᱩᱜᱼᱟ ᱚᱱᱟᱛᱮ ᱧᱮᱞ ᱦᱩᱭᱩᱜᱼᱟ ᱪᱮᱫ ᱪᱤᱠᱟᱹ ᱫᱟᱲᱮᱭᱟᱜᱼᱟ ᱵᱚᱱ ᱛᱚ ᱟᱯᱮ ᱦᱚᱸ ᱜᱚᱲᱚ ᱤᱢᱟᱹᱧ ᱯᱮ ᱟᱨ ᱧᱮᱞ ᱟᱵᱚ ᱦᱟᱱᱛᱮ ᱢᱟᱲᱟᱝ ᱥᱮᱫ ᱪᱮᱫ ᱪᱤᱠᱟᱹᱜ ᱠᱟᱱᱟ ᱛᱚᱵᱮ ᱤᱧᱟᱹᱜ ᱠᱟᱛᱷᱟ ᱚᱱᱠᱟ ᱛᱟᱦᱮᱸᱭᱮᱱᱟ ᱡᱮᱦᱮᱛᱩ ᱟᱯᱮᱭᱟᱜ ᱪᱮᱱᱮᱞ ᱠᱟᱱ ᱜᱮᱭᱟ ᱛᱚ ᱟᱯᱮ ᱯᱮ ᱞᱟᱹᱭᱟ ᱟᱯᱮ ᱯᱮ ᱞᱟᱹᱭᱟ ᱟᱨ ᱚᱱᱟ ᱵᱷᱤᱰᱤᱭᱳ ᱰᱤᱞᱤᱴ ᱟᱵᱚᱱ ᱪᱮ ᱵᱟᱵᱚᱱ ᱰᱤᱞᱤᱴᱟ ᱦᱮᱞᱟ ᱪᱮ ᱛᱚᱵᱮ ᱚᱱᱠᱟᱧ ᱞᱟᱹᱭ ᱠᱮᱜᱼᱟ ᱛᱮᱦᱮᱧᱟᱜ ᱵᱟᱨᱭᱟ ᱠᱩᱥᱤ ᱠᱟᱛᱷᱟ ᱪᱮᱱᱮᱞ ᱢᱚᱱᱤᱴᱟᱭᱤᱡᱽ ᱟᱠᱟᱱᱟ ᱟᱨ ᱦᱳᱣᱟᱭᱤᱴ ᱵᱳᱨᱰ ᱦᱮᱡ ᱟᱠᱟᱱᱟ ᱠᱤᱱᱛᱩ ᱦᱳᱣᱟᱭᱤᱴ ᱵᱳᱨᱰ ᱨᱮ ᱤᱭᱩᱡᱽ ᱢᱟᱲᱟᱝ ᱥᱮᱫ ᱦᱩᱭ ᱫᱟᱲᱮᱭᱟᱜᱼᱟ ᱪᱮ ᱵᱟᱝ ᱚᱱᱟᱧ ᱪᱤᱱᱛᱟᱹᱜ ᱠᱟᱱᱟ ᱛᱚᱵᱮ ᱡᱟᱦᱟᱸ ᱛᱤᱱᱟᱹᱜ ᱤᱧ ᱜᱟᱹᱞᱛᱤ ᱟᱠᱟᱫ ᱜᱮᱭᱟ ᱚᱱᱟ ᱠᱚᱫᱚ ᱤᱧ ᱤᱠᱟᱹᱧ ᱠᱷᱚᱡᱚᱜ ᱠᱟᱱ ᱜᱮᱭᱟ ᱤᱧ ᱯᱚᱨᱮ ᱢᱟᱱᱮ ᱞᱩᱛᱩᱨ ᱥᱟᱵ ᱠᱟᱛᱮ ᱤᱠᱟᱹᱧ ᱠᱷᱚᱡᱚᱜ ᱜᱮᱭᱟ ᱟᱨ ᱵᱟᱝ ᱟᱫᱚ ᱵᱟᱝ ᱤᱠᱟᱹᱧ ᱠᱷᱚᱡᱚᱜ ᱠᱟᱱ ᱜᱮᱭᱟ ᱡᱮ ᱡᱩᱫᱤ ᱜᱟᱹᱞᱛᱤ ᱦᱩᱭ ᱟᱠᱟᱱ ᱜᱮᱭᱟ ᱛᱤᱧ ᱚᱱᱟ ᱵᱷᱤᱰᱤᱭᱳ ᱠᱚᱧ ᱟᱲᱟᱜ ᱟᱠᱟᱫ ᱜᱮᱭᱟ ᱛᱚᱵᱮ ᱟᱯᱮ ᱯᱮ ᱢᱮᱱᱠᱷᱟᱱ ᱰᱤᱞᱤᱴ ᱜᱮᱭᱟᱹᱧ ᱪᱮᱫ ᱦᱚᱸ ᱵᱟᱝ ᱚᱥᱩᱵᱤᱫᱷᱟ ᱟᱯᱮᱭᱟᱜ ᱪᱮᱱᱮᱞ ᱠᱟᱱᱟ ᱟᱯᱮ ᱪᱮᱫ ᱯᱮ ᱢᱮᱱᱟ ᱚᱱᱟ ᱦᱩᱭᱩᱜᱼᱟ ᱛᱚᱵᱮ ᱛᱮᱦᱮᱧ ᱫᱚ ᱵᱤᱫᱟᱹᱭ ᱤᱧ ᱤᱫᱤᱭᱮᱫᱼᱟ ᱢᱟ ᱛᱚᱵᱮ ᱠᱷᱟᱱ ᱡᱚᱦᱟᱨ